ᱯᱤᱴᱤ ᱫᱚ ᱵᱟᱝ ᱥᱤᱛᱟ ᱥᱚᱨᱮᱱ ᱠᱟᱱᱟ ᱛᱟᱢ ᱧᱩᱛᱩᱢ ᱫᱚ ᱥᱤᱛᱟ ᱥᱚᱨᱮᱱ ᱠᱟᱱᱟ ᱛᱟᱢ ᱥᱤᱛᱟ ᱥᱚᱨᱮᱱ ᱥᱤᱛᱟ ᱥᱚᱨᱮᱱ ᱠᱟᱱᱟ ᱛᱟᱢ ᱠᱚᱞᱮᱡᱽ ᱠᱷᱚᱱᱟᱜ ᱨᱤᱴᱟᱨᱱ ᱟᱨ ᱥᱚᱵᱽᱡᱤ ᱠᱚ ᱟᱹᱜᱩ ᱛᱟᱨᱟ ᱠᱮᱜ ᱟᱹᱧ ᱟᱨ ᱤᱧ ᱡᱟᱦᱟᱸ ᱠᱚᱧ ᱟᱹᱜᱩ ᱟᱠᱟᱫᱼᱟ ᱟᱭᱳ ᱦᱚᱸ ᱛᱟᱦᱮᱸᱫ ᱰᱟᱠᱴᱚᱨ ᱚᱲᱟᱜ ᱥᱮᱫ ᱪᱟᱞᱟᱣ ᱞᱮᱱᱟᱭ ᱪᱮᱠᱟᱯ ᱞᱟᱹᱜᱤᱫ ᱟᱨ ᱥᱮᱢ ᱥᱮᱢ ᱥᱚᱵᱽᱡᱤ ᱠᱚᱞᱤᱧ ᱟᱹᱜᱩ ᱠᱟᱜᱼᱟ ᱤᱧ ᱵᱩᱨᱩ ᱫᱤᱥᱚᱢ ᱨᱮ ᱦᱚᱲ ᱫᱚ ᱜᱚᱫ ᱠᱟᱛᱮ ᱜᱮᱠᱚ ᱟᱹᱜᱩᱭᱟ ᱟᱯᱱᱟᱨ ᱫᱚ ᱠᱤᱨᱤᱧ ᱵᱟᱲᱟᱭᱮᱫᱼᱟ ᱦᱮᱸ ᱠᱚᱢ ᱫᱟᱢ ᱨᱮᱭᱟᱜ ᱫᱚ ᱵᱟᱹᱧ ᱟᱹᱜᱩ ᱠᱟᱜᱼᱟ ᱵᱟᱵᱟ ᱟᱨᱟᱜ ᱜᱮ ᱵᱟᱢ ᱧᱮᱞᱮᱜᱼᱟ ᱦᱚᱸ ᱡᱚᱢ ᱵᱤᱰᱟᱹᱣ ᱢᱮᱥᱮ ᱢᱤᱫᱴᱤᱡ ᱜᱟᱱ ᱟᱹᱨᱩᱵ ᱠᱟᱛᱮ ᱱᱟᱜ ᱟᱹᱰᱤ ᱥᱟᱱᱟᱢ ᱠᱚᱜᱮ ᱡᱚᱦᱟᱨ ᱥᱟᱶᱛᱮ ᱞᱩᱠᱷᱤ ᱢᱩᱨᱢᱩ ᱵᱞᱚᱜ ᱪᱮᱱᱮᱞ ᱨᱮ ᱟᱯᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱠᱟᱱᱟ ᱯᱚᱱᱫᱨᱚ ᱱᱚᱵᱷᱮᱢᱵᱚᱨ ᱛᱮᱦᱮᱧ ᱫᱚ ᱡᱷᱟᱨᱠᱷᱚᱸᱰ ᱥᱛᱷᱟᱯᱱᱟ ᱫᱤᱵᱚᱥ ᱠᱟᱱᱟ ᱟᱨ ᱥᱟᱶᱛᱮ ᱵᱤᱨᱥᱟ ᱢᱩᱱᱰᱟ ᱡᱚᱭᱚᱱᱛᱤ ᱦᱚᱸ ᱠᱟᱱᱟ ᱛᱮᱦᱮᱧ ᱫᱚ ᱵᱤᱨᱥᱟ ᱢᱩᱱᱰᱟ ᱦᱟ ᱫᱷᱟᱹᱨᱛᱤ ᱟᱵᱟ ᱵᱤᱨᱥᱟ ᱢᱩᱱᱰᱟ ᱦᱟ ᱡᱟᱱᱟᱢ ᱢᱟᱦᱟ ᱠᱟᱱᱟ ᱛᱚ ᱛᱮᱦᱮᱧ ᱫᱚ ᱥᱠᱩᱞ ᱠᱚ ᱠᱚᱞᱮᱡᱽ ᱠᱚ ᱪᱷᱩᱴᱤ ᱜᱮᱭᱟ ᱟᱨ ᱠᱳᱴ ᱠᱚᱦᱚᱸ ᱟᱨ ᱛᱮᱦᱮᱧ ᱫᱚ ᱟᱨ ᱛᱮᱦᱮᱧ ᱫᱚ ᱚᱲᱟᱜ ᱨᱮᱜᱮ ᱢᱤᱱᱟᱹᱧᱟ ᱥᱮᱛᱟᱜ ᱠᱷᱚᱡᱟᱜ ᱛᱮᱦᱮᱧ ᱜᱮ ᱢᱟᱨᱟᱝ ᱫᱟᱹᱭ ᱦᱮᱡ ᱟᱠᱟᱱᱟ ᱪᱚᱠᱞᱮᱴ ᱟᱨ ᱪᱚᱠᱞᱮᱴ ᱟᱹᱜᱩ ᱛᱟᱨᱟ ᱟᱠᱟᱫ ᱫᱮᱭᱟᱭ ᱱᱚᱜᱼᱚ ᱱᱟ ᱜᱮ ᱰᱤᱰᱷᱟᱹᱲᱤ ᱞᱟᱹᱭᱮᱫ ᱛᱟᱦᱮᱸᱫ ᱥᱮ ᱚ ᱟᱣᱞᱟ ᱠᱟᱱᱟ ᱛᱮᱦᱮᱧ ᱫᱚ ᱚᱲᱟᱜ ᱨᱮ ᱪᱷᱩᱴᱤ ᱜᱮ ᱠᱷᱟᱹᱛᱤᱨ ᱚᱲᱟᱜ ᱨᱮᱜᱮ ᱥᱮᱛᱟᱜ ᱠᱷᱚᱱᱟᱜ ᱟᱯᱚᱱᱴᱤ ᱥᱟᱞᱟᱜ ᱯᱩᱨᱟᱹ ᱞᱤᱧ ᱢᱟᱹᱥᱛᱤᱭᱮᱜᱼᱟ ᱟᱨ ᱥᱮᱛᱟᱜ ᱠᱷᱚᱱᱟᱜ ᱱᱚᱣᱟ ᱚᱲᱟᱜ ᱠᱚ ᱱᱚᱛᱮ ᱟᱹᱨᱩᱵ ᱚᱰᱚᱠ ᱠᱮᱜᱼᱟ ᱞᱤᱧ ᱟᱨ ᱱᱤᱛᱚᱜ ᱫᱚ ᱱᱤᱛᱚᱜ ᱫᱚ ᱟᱨᱦᱚᱸ ᱱᱟᱦᱟᱜ ᱠᱟᱹᱴᱤᱡ ᱠᱟᱹᱢᱤ ᱠᱚ ᱢᱮᱱᱟᱜᱼᱟ ᱚᱱᱟ ᱠᱚ ᱥᱟᱹᱛ ᱠᱟᱛᱮ ᱛᱮᱦᱮᱧ ᱫᱚ ᱦᱚᱯᱚᱱᱴᱤ ᱞᱟᱹᱜᱤᱫ ᱪᱮᱫ ᱪᱩᱲᱤ ᱠᱤᱨᱤᱧ ᱞᱟᱝ ᱪᱟᱞᱟᱜᱼᱟ ᱛᱚᱛᱚ ᱠᱤᱨᱤᱧᱟᱢ ᱴᱷᱤᱠ ᱜᱮᱭᱟ ᱛᱮᱦᱮᱧ ᱫᱚ ᱱᱟᱜ ᱠᱟᱹᱴᱤᱡ ᱢᱟᱨᱠᱮᱴ ᱥᱮᱫ ᱦᱚᱧ ᱪᱟᱞᱟᱜᱼᱟ ᱟᱨ ᱪᱮᱫ ᱪᱮᱫ ᱠᱚᱧ ᱪᱤᱠᱟᱹᱭᱟ ᱱᱚᱣᱟ ᱵᱞᱚᱜ ᱨᱮ ᱧᱮᱞ ᱛᱟᱵᱚᱱ ᱯᱮ ᱟᱨ ᱡᱚᱯᱲᱟᱣ ᱛᱟᱦᱮᱱ ᱛᱟᱵᱚᱱ ᱯᱮ ᱢᱟᱲᱟᱝ ᱛᱮᱦᱮᱧ ᱫᱚ ᱞᱟᱹᱭ ᱟᱠᱚ ᱢᱮ ᱟᱢᱟᱜ ᱧᱩᱛᱩᱢ ᱪᱮᱫ ᱠᱟᱱᱟ ᱛᱟᱢ ᱯᱤᱴᱤ ᱪᱚᱨᱮᱱ ᱵᱤᱴᱤ ᱢᱟ ᱡᱚᱛᱚ ᱦᱚᱲ ᱠᱚ ᱦᱚᱦᱚᱣᱟ ᱠᱚᱣᱟ ᱡᱟᱦᱟᱸᱭ ᱜᱮ ᱛᱟᱦᱮᱱᱟᱠᱚ ᱩᱱᱠᱩ ᱜᱮ ᱡᱟᱦᱟᱸᱭ ᱨᱮᱜᱮ ᱜᱤᱫᱽᱨᱟᱹ ᱢᱮᱱᱟᱜ ᱠᱚᱣᱟ ᱩᱱᱠᱩ ᱜᱮ ᱵᱤᱴᱤ ᱠᱚ ᱦᱚᱦᱚᱣᱟ ᱠᱚᱣᱟ ᱠᱩᱲᱤ ᱜᱤᱫᱽᱨᱟᱹ ᱠᱚᱫᱚ ᱛᱚ ᱟᱢᱟᱜ ᱧᱩᱛᱩᱢ ᱪᱮᱫ ᱠᱟᱱᱟ ᱚᱱᱟ ᱞᱟᱹᱭ ᱢᱮ ᱯᱤᱴᱤ ᱜᱮ ᱯᱤᱴᱤ ᱫᱚ ᱵᱟᱝ ᱥᱤᱛᱟ ᱥᱚᱨᱮᱱ ᱠᱟᱱᱟ ᱛᱟᱢ ᱧᱩᱛᱩᱢ ᱫᱚ ᱥᱤᱛᱟ ᱥᱚᱨᱮᱱ ᱠᱟᱱᱟ ᱛᱟᱢ ᱥᱤᱛᱟ ᱥᱚᱨᱮᱱ ᱥᱤᱛᱟ ᱥᱚᱨᱮᱱ ᱠᱟᱱᱟ ᱛᱟᱢ

ᱟᱨ ᱛᱮᱦᱮᱧ ᱫᱚ ᱫᱟᱹᱭ ᱜᱮ ᱡᱚᱢᱟᱜ ᱟᱹᱜᱩ ᱛᱚᱨᱟ ᱟᱠᱟᱫ ᱟᱭ ᱥᱮᱛᱟᱜ ᱥᱮᱛᱟᱜ ᱵᱟᱥ ᱛᱮ ᱦᱮᱡ ᱜᱚᱫ ᱮᱱᱟᱭ ᱮᱱᱠᱷᱟᱱ ᱫᱚ ᱱᱤᱛᱚᱜ ᱜᱚᱞ ᱜᱩᱞᱟᱹ ᱠᱚ ᱟᱹᱞᱩ ᱪᱚᱯ ᱠᱚ ᱡᱚᱢ ᱟᱞᱮ ᱱᱟᱦᱟᱜ ᱟᱨ ᱱᱚᱛᱮ ᱨᱮ ᱟᱭᱳ ᱪᱚᱭᱳ ᱤᱥᱤᱱ ᱢᱮ ᱛᱟᱵᱚᱱᱟ ᱤᱥᱤᱱ ᱵᱟᱲᱟ ᱠᱚ ᱦᱟᱯᱮ ᱫᱟᱹᱞ ᱟᱹᱨᱩ ᱥᱤᱛᱩᱝ ᱟᱨ

ᱱᱤᱢ ᱥᱩᱱᱩᱢ ᱠᱚᱨᱚᱪ ᱥᱩᱱᱩᱢ ᱦᱮᱸ ᱦᱳᱭ ᱩᱞᱴᱟᱹ ᱛᱮ ᱠᱮᱞᱮᱱᱰᱟᱨᱮᱢ ᱧᱮᱞᱮ ᱟᱹᱪᱩᱨ ᱢᱮ

ᱰᱚᱜᱚᱨ ᱴᱩᱰᱩ ᱨᱟᱢᱨᱟᱭ ᱢᱟᱨᱰᱤ ᱥᱮ ᱦᱟᱸᱥᱫᱟ ᱦᱟᱸᱥᱫᱟ ᱠᱟᱱᱟᱭ ᱨᱟᱢᱨᱟᱭ ᱦᱟᱸᱥᱫᱟ ᱨᱟᱢᱨᱟᱭ ᱦᱟᱸᱥᱫᱟ ᱱᱩᱠᱤᱱ ᱫᱚ ᱟᱦᱞᱟ ᱛᱤᱠᱤᱱ ᱟᱦᱞᱟ ᱟᱨ ᱡᱚᱭ ᱯᱨᱚᱠᱟᱥ ᱟᱨ ᱱᱩᱠᱩ ᱫᱚ ᱥᱟᱱᱛᱟᱲ ᱠᱚ ᱮᱱᱮᱡ ᱮᱱᱮᱡ ᱚᱞᱟ ᱥᱚᱱᱤ ᱛᱮᱠᱚ ᱞᱟᱛᱟᱨ ᱨᱮ ᱥᱚᱱᱤ ᱞᱟᱠᱷᱟᱱ ᱥᱚᱨᱮᱱ ᱟᱨ ᱨᱟᱡᱩ ᱨᱟᱡᱽ ᱵᱤᱨᱩ ᱱᱚᱣᱟ ᱢᱟ ᱢᱟᱲᱟᱝ ᱦᱚᱸ ᱵᱚ ᱟᱹᱜᱩ ᱠᱟᱜᱼᱟ ᱱᱚᱝᱠᱟ ᱱᱩᱠᱩ ᱫᱚ ᱫᱩᱢᱠᱟᱹᱨᱤᱡ ᱠᱟᱱᱟ ᱠᱚ ᱱᱩᱠᱩ ᱫᱚ ᱨᱟᱡᱽᱱᱤ ᱫᱟᱹᱭ ᱛᱮᱠᱚ

ᱛᱮᱦᱮᱧ ᱫᱚ ᱱᱚᱛᱮ ᱚᱲᱟᱜ ᱠᱚ ᱯᱩᱨᱟᱹᱧ ᱟᱹᱨᱩᱵ ᱥᱟᱯᱷᱟ ᱟᱠᱟᱫᱼᱟ ᱯᱩᱨᱟᱹ ᱨᱤᱲᱤᱢ ᱨᱤᱲᱤᱢ ᱥᱟᱯᱷᱟ ᱜᱮ ᱧᱮᱞᱚᱜ ᱠᱟᱱᱟ ᱟᱨ ᱵᱮᱥ ᱴᱷᱤᱠ ᱟᱹᱣᱨᱤ ᱨᱚᱦᱚᱲᱚᱜᱼᱟ ᱱᱚᱛᱮ ᱫᱟᱜ ᱠᱚ ᱢᱮᱱᱟᱜ ᱜᱮᱭᱟ ᱚᱛ ᱨᱮ ᱱᱚᱣᱟᱴᱟᱜ ᱨᱩᱢ ᱦᱚᱸ ᱥᱟᱯᱷᱟ ᱟᱠᱟᱫᱟᱹᱧ ᱟᱹᱨᱩᱵ ᱥᱟᱯᱷᱟ ᱟᱨ ᱱᱚᱛᱮ ᱦᱚᱸ ᱵᱮᱰᱥᱤᱴ ᱠᱚ ᱵᱚᱫᱚᱞ ᱠᱟᱜ ᱟᱹᱧ ᱱᱚᱣᱟᱴᱟᱜ ᱨᱮᱦᱚᱸ ᱟᱨ ᱱᱚᱣᱟ ᱨᱮᱦᱚᱸ ᱟᱨ ᱚᱱᱟ ᱠᱷᱚᱱ ᱟᱨᱦᱚᱸ ᱵᱷᱤᱛᱨᱤ ᱯᱟᱦᱴᱟ ᱨᱮ ᱟᱭᱳᱣᱟᱜ ᱨᱩᱢ ᱢᱮᱱᱟᱜᱼᱟ ᱚᱸᱰᱮ ᱦᱚᱸ ᱟᱨ ᱱᱚᱰᱮ ᱦᱚᱸ ᱟᱹᱨᱩᱵ ᱥᱟᱯᱷᱟ ᱠᱟᱜ ᱟᱹᱧ ᱟᱨ ᱱᱚᱣᱟ ᱚᱛ ᱫᱚ ᱠᱟᱹᱴᱤᱡ ᱴᱷᱟᱱᱰᱟ ᱜᱮ ᱵᱩᱡᱷᱟᱹᱜ ᱠᱟᱱᱟ ᱨᱚᱦᱚᱲ ᱟᱹᱣᱨᱤ ᱨᱚᱦᱚᱲᱚᱜᱼᱟ ᱚᱱᱟᱛᱮ ᱯᱟᱝᱠᱷᱟᱧ ᱪᱟᱹᱞᱩ ᱠᱟᱜᱼᱟ ᱟᱹᱰᱤ ᱦᱮᱢᱟᱞ ᱜᱮ ᱵᱩᱡᱷᱟᱹᱜ ᱠᱟᱱᱟ ᱪᱷᱩᱴᱤ ᱫᱤᱱ ᱨᱮᱫᱚ ᱟᱹᱰᱤ ᱡᱟᱹᱥᱛᱤ ᱜᱮ ᱠᱟᱹᱢᱤ ᱠᱚ ᱛᱟᱦᱮᱱᱟ ᱚᱲᱟᱜ ᱥᱟᱯᱟ ᱠᱚᱦᱚᱸ ᱟᱨ ᱞᱩᱜᱽᱲᱤ ᱞᱟᱯᱚ ᱥᱟᱯᱟ ᱠᱚᱦᱚᱸ ᱛᱚ ᱚᱲᱟᱜ ᱥᱟᱯᱟ ᱠᱚᱫᱚ ᱦᱩᱭᱱᱟ ᱟᱨ ᱜᱟᱯᱟ ᱱᱟᱦᱟᱜ ᱤᱧ ᱥᱟᱯᱟᱭᱟ ᱞᱩᱜᱽᱲᱤ ᱠᱚᱫᱚ ᱤᱧ ᱫᱚ ᱟᱨ ᱱᱤᱛᱚᱜ ᱩᱢ ᱥᱟᱯᱟ ᱵᱟᱲᱟ ᱠᱟᱛᱮᱱ ᱪᱟᱞᱟᱜ ᱦᱩᱭᱩᱜᱼᱟ ᱵᱟᱡᱟᱨ ᱥᱮᱫ ᱛᱮᱦᱮᱧ ᱫᱚ ᱡᱤᱞ ᱟᱹᱜᱩ ᱦᱩᱭᱩᱜᱼᱟ ᱵᱟᱵᱟᱭ ᱞᱟᱹᱭᱮᱜᱼᱟ

ᱱᱚᱛᱮ ᱨᱮ ᱢᱟᱨᱟᱝ ᱫᱟᱹᱭ ᱟᱨ ᱛᱟᱞᱟ ᱫᱟᱹᱭ ᱛᱟᱹᱠᱤᱱ ᱫᱟᱠᱟ ᱠᱤᱱ ᱡᱚᱢᱮᱜᱼᱟ ᱟᱨ ᱛᱟᱞᱟ ᱫᱟᱹᱭ ᱛᱟᱹᱠᱤᱱ ᱫᱚ ᱱᱤᱛᱚᱜ ᱫᱷᱟᱨᱟ ᱜᱮᱠᱤᱱ ᱦᱮᱡ ᱟᱠᱟᱱᱟ ᱟᱨ ᱟᱭᱳ ᱛᱮᱦᱮᱧ ᱫᱚ ᱢᱟᱨᱟᱝ ᱵᱤᱴᱤ ᱟᱨ ᱛᱟᱞᱟ ᱵᱤᱴᱤ ᱛᱟᱢ ᱠᱤᱱ ᱦᱮᱡ ᱟᱠᱟᱱ ᱛᱮ ᱥᱟᱢᱟᱝ ᱥᱮᱫ ᱨᱮ ᱫᱩᱲᱩᱵ ᱠᱟᱛᱮᱢ ᱠᱟᱛᱷᱟ ᱟᱹᱠᱤᱱ ᱠᱟᱱᱟ ᱦᱮᱸ ᱥᱟᱢᱟᱝ ᱥᱮᱫ ᱵᱟᱠᱷᱟᱱ ᱫᱚ ᱚᱠᱟ ᱥᱮᱫ ᱯᱟᱹᱪᱷᱞᱟᱹ ᱥᱮᱫ ᱛᱷᱚᱲᱤ ᱠᱚ ᱫᱩᱲᱩᱵ ᱫᱟᱠᱟ ᱡᱚᱢ ᱡᱚᱢ ᱛᱮ ᱞᱟᱸᱫᱟ ᱪᱷᱩᱨ ᱮᱢᱟᱱᱚᱜᱼᱟ ᱵᱤᱱ ᱟᱞᱚᱵᱤᱱ ᱞᱟᱸᱫᱟᱭᱟ ᱟᱨ ᱱᱚᱛᱮ ᱨᱮ ᱦᱚᱯᱚᱱ ᱴᱮ ᱛᱤᱠᱤᱱ ᱢᱮᱦᱫᱤ ᱠᱤᱱ ᱞᱟᱜᱟᱭᱟ ᱟᱨᱮ ᱵᱟᱯ ᱨᱮ ᱢᱟᱨᱟᱝ ᱴᱤ ᱢᱟ ᱟᱹᱰᱤ ᱪᱮᱦᱨᱟ ᱢᱮᱦᱫᱤ ᱞᱟᱜᱟᱣ ᱠᱟᱱᱟ ᱱᱚᱭ ᱱᱚᱭ ᱛᱚ ᱜᱟᱱ ᱠᱮᱜᱼᱟ ᱯᱷᱳᱱ ᱨᱮ ᱧᱮᱞ ᱧᱮᱞ ᱛᱮ ᱡᱟᱦᱟᱸ ᱞᱮᱠᱟ ᱚᱸᱰᱮ ᱞᱟᱜᱟᱣ ᱠᱟᱱᱟ ᱱᱚᱰᱮ ᱦᱚᱸ ᱚᱱᱠᱟ ᱜᱮ ᱞᱟᱜᱟᱣ ᱠᱟᱱᱟ ᱮ ᱦᱚᱯᱚᱱ ᱴᱤ ᱱᱚᱛᱮ ᱠᱚᱭᱚᱜ ᱢᱮᱥᱮ ᱤᱭᱟᱹ ᱵᱟᱵᱟ ᱪᱮᱫ ᱞᱮᱠᱟ ᱵᱩᱡᱷᱟᱹᱜ ᱠᱟᱱᱟ ᱴᱤ ᱦᱟᱱᱟ ᱞᱟᱹᱭᱰᱤ ᱪᱮᱫ ᱞᱮᱠᱟ ᱵᱩᱡᱷᱟᱹᱜ ᱠᱟᱱᱟ ᱢᱮᱦᱮᱱᱫᱤ ᱞᱟᱜᱟ ᱠᱟᱛᱮ ᱞᱟᱹᱭ ᱢᱮ ᱚᱠᱚᱭ ᱠᱟᱱᱟᱭ ᱱᱩᱭ ᱚᱠᱚᱭ ᱦᱮᱡ ᱟᱠᱟᱱᱟᱭ ᱫᱤᱫᱤ ᱠᱟᱱᱟᱭ ᱟᱨ ᱫᱤᱫᱤᱭᱟᱜ ᱪᱮᱫ ᱧᱩᱛᱩᱢ ᱟᱨ ᱟᱢᱟᱜ ᱫᱚ

ᱦᱳᱭ ᱢᱟᱱᱮ ᱫᱤᱢᱟᱜᱽ ᱠᱷᱟᱨᱟᱯᱚᱜ ᱠᱟᱱᱟ ᱚᱱᱠᱟᱭ ᱞᱟᱹᱭᱟ ᱟᱞᱚᱢ ᱥᱟᱵᱟ ᱟᱢ ᱱᱤᱡᱮ ᱜᱮ ᱟᱢ ᱜᱮᱢ ᱥᱟᱵ ᱠᱮᱫᱮ ᱛᱤᱭᱟ ᱱᱚᱝᱠᱟ ᱱᱚᱝᱠᱟ ᱟᱹᱪᱩᱨ ᱢᱮ ᱵᱟᱝ

ᱟᱢᱢᱟ ᱟᱢᱢᱟ ᱰᱷᱚᱜᱟᱨᱮ ᱜᱚ ᱤᱧᱩ ᱤᱫᱤ ᱢᱟᱥᱮ ᱱᱚᱣᱟ ᱡᱟᱦᱟᱸ ᱯᱟᱥᱴᱟ ᱧᱮᱞᱚᱜ ᱠᱟᱱᱟ ᱚᱱᱛᱮ ᱠᱷᱚᱱ ᱫᱮᱠᱷᱟᱣ ᱢᱮ ᱚᱠᱚᱭᱟᱜ ᱚᱠᱚᱭᱟᱜ ᱫᱚᱛᱚ ᱠᱟᱱᱟ ᱦᱚᱯᱚᱱ ᱴᱤ ᱞᱮᱠᱟ ᱧᱮᱞᱚᱜ ᱠᱟᱱ ᱫᱚ ᱦᱚᱯᱚᱱ ᱴᱤ ᱢᱟᱨᱟᱝ ᱴᱤ ᱤᱧᱟᱹᱜ ᱱᱚᱰᱮ ᱜᱮᱢ ᱫᱚᱦᱚ ᱟᱠᱟᱫᱼᱟ ᱴᱚᱯ ᱠᱚ ᱯᱷᱳᱞᱰ ᱢᱮ ᱟᱨ ᱚᱱᱟ ᱯᱤᱝᱠ ᱵᱟᱞᱟ ᱫᱚ ᱟᱨᱮ ᱵᱟ ᱱᱤᱭᱟᱹ ᱛᱤᱱᱟᱹᱜ ᱪᱮᱦᱨᱟ ᱠᱟᱞᱟᱨ ᱧᱮᱞᱚᱜ ᱠᱟᱱᱟ ᱟᱹᱰᱤ ᱵᱮᱥ ᱠᱟᱞᱟᱨ ᱧᱮᱞᱚᱜ ᱠᱟᱱᱟ ᱱᱚᱣᱟ ᱢᱟ ᱵᱮᱵᱤ ᱯᱤᱝᱠ ᱵᱮᱵᱤ ᱯᱤᱝᱠ ᱠᱟᱱᱟ ᱟᱨ ᱱᱚᱣᱟ ᱦᱚᱸ ᱟᱹᱰᱤ ᱪᱮᱦᱨᱟ ᱜᱨᱤᱱ ᱵᱮᱥ ᱧᱮᱞᱚᱜ ᱠᱟᱱᱟ ᱛᱟᱭ ᱮ ᱦᱚᱯᱚᱱ ᱴᱤ ᱫᱚ ᱧᱮᱞ ᱪᱷᱩᱴᱟᱹᱣ ᱟᱠᱟᱱᱟᱭ ᱠᱟᱨᱴᱩᱱ ᱱᱮ ᱫᱟᱹᱭ ᱱᱚᱣᱟ ᱫᱚ ᱤᱧ ᱥᱮᱫ ᱠᱷᱚᱱ ᱛᱟᱵᱮᱱ ᱟᱨ ᱜᱩᱲ ᱡᱟᱦᱟᱸ ᱛᱤᱨᱮ ᱱᱟᱜ ᱢᱟᱱ ᱞᱤᱭᱟ ᱡᱚᱢᱟᱜ ᱠᱚ ᱤᱱᱟᱹᱜ ᱛᱮ ᱫᱟᱠᱟ ᱠᱚ ᱵᱟᱯᱮ ᱧᱟᱢᱟ ᱡᱟᱦᱟᱱᱟᱜ ᱱᱚᱣᱟ ᱠᱚᱨᱮ ᱦᱚᱸ ᱥᱤᱯᱤ ᱵᱟᱲᱟ ᱠᱟᱛᱮ ᱯᱮ ᱡᱚᱢᱟ ᱠᱷᱤᱨᱟᱹ ᱠᱚᱯᱮ ᱤᱫᱤ ᱛᱚᱨᱟᱭᱮᱜᱼᱟ ᱥᱮ ᱵᱟᱝ ᱮᱯᱮᱞ ᱠᱚ ᱪᱮᱫ ᱦᱚᱸ ᱵᱟᱞᱮ ᱠᱤᱨᱤᱧ ᱠᱟᱜᱼᱟ ᱚᱱᱟ ᱫᱚ ᱱᱤᱛᱚᱜ ᱛᱚᱵᱮ ᱜᱟᱯᱟ ᱥᱮᱛᱟᱜ ᱪᱟᱞᱟᱣ ᱡᱚᱠᱷᱚᱱ ᱜᱮ ᱠᱤᱨᱤᱧ ᱛᱚᱨᱟ ᱟᱹᱜᱩ ᱛᱚᱨᱟᱭ ᱵᱤᱱ ᱦᱳᱭ ᱥᱟᱹᱜᱩᱱ ᱥᱤᱸᱜᱟᱹᱲ ᱜᱟᱛᱮ ᱠᱚ ᱱᱤᱛᱚᱜ ᱵᱟᱡᱟᱜ ᱠᱟᱱᱟ ᱯᱟᱸᱪ ᱠᱷᱚᱱᱟᱜ ᱥᱟᱣᱟ ᱯᱟᱸᱪ ᱜᱟᱱ ᱟᱨ ᱱᱮᱛᱟᱨ ᱨᱟᱵᱟᱝ ᱫᱤᱱ ᱫᱚ ᱟᱹᱰᱤ ᱞᱚᱜᱚᱱ ᱜᱮ ᱟᱹᱭᱩᱵ ᱜᱮ ᱵᱩᱡᱷᱟᱹᱣ ᱜᱚᱫᱚᱜᱼᱟ ᱵᱮᱲᱟ ᱦᱚᱸ ᱟᱬᱜᱟᱛ ᱨᱮᱜᱮ ᱦᱟᱹᱥᱩᱨᱚᱜᱼᱟᱭ ᱥᱤᱛᱩᱝ ᱫᱤᱱ ᱠᱷᱟᱱ ᱥᱟᱲᱮ ᱪᱷᱮ ᱜᱟᱱ ᱨᱮ ᱵᱮᱲᱟ ᱦᱟᱹᱥᱩᱨᱚᱜᱼᱟ ᱟᱨ ᱧᱩᱛᱩᱜ ᱛᱮ ᱥᱟᱛ ᱜᱟᱱ ᱵᱟᱡᱟᱜᱼᱟ ᱱᱮᱛᱟᱨ ᱫᱤᱱ ᱫᱚ ᱯᱟᱸᱪ ᱠᱷᱚᱱᱟᱜ ᱥᱟᱲᱮ ᱯᱟᱸᱪᱴᱟ ᱦᱩᱭᱩᱜᱼᱟ ᱥᱮ ᱵᱟᱝᱟ ᱪᱷᱮ ᱵᱟᱡᱮ ᱛᱮᱫᱚ ᱯᱩᱨᱟᱹ ᱧᱩᱛ ᱜᱮ ᱵᱩᱡᱷᱟᱹᱜᱼᱟ ᱟᱨ ᱱᱚᱰᱮ ᱦᱮᱡ ᱟᱠᱟᱱᱟᱹᱧ ᱤᱭᱟᱹ ᱵᱷᱤᱰᱤᱭᱳ ᱟᱯᱞᱳᱰ ᱞᱟᱹᱜᱤᱫ ᱪᱮᱫᱟᱜ ᱥᱮ ᱚᱲᱟᱜ ᱨᱮᱫᱚ ᱞᱟᱛᱟᱨ ᱪᱷᱟᱫᱽ ᱪᱮᱛᱟᱱ ᱠᱷᱚᱱ ᱫᱚ ᱱᱮᱴᱣᱟᱨᱠ ᱵᱮᱥ ᱧᱟᱢᱟᱭ ᱮᱱᱠᱷᱟᱱ ᱵᱷᱤᱰᱤᱭᱳ ᱟᱯᱞᱳᱰ ᱞᱟᱜᱮ ᱜᱮ ᱦᱩᱭ ᱜᱚᱫᱚᱜᱼᱟ ᱟᱨ ᱚᱲᱟᱜ ᱨᱮ ᱟᱯᱞᱳᱰ ᱡᱚᱠᱷᱚᱱ ᱫᱚ ᱟᱹᱰᱤ ᱜᱷᱟᱹᱲᱤᱠ ᱞᱟᱜᱟᱜᱼᱟ ᱛᱚ ᱚᱱᱟ ᱪᱮᱠᱟ ᱤᱧ ᱱᱚᱰᱮ ᱟᱯᱞᱳᱰ ᱞᱟᱹᱜᱤᱫ ᱦᱮᱡ ᱟᱠᱟᱱᱟᱹᱧ ᱟᱨ ᱡᱟᱦᱟᱸ ᱛᱤᱥ ᱜᱮ ᱚᱱᱠᱟ ᱞᱟᱜᱮ ᱵᱟᱭ ᱟᱯᱞᱳᱰᱚᱜᱼᱟ ᱮᱱᱠᱷᱟᱱ ᱤᱧ ᱫᱚ ᱱᱚᱰᱮ ᱜᱮ ᱦᱤᱡᱩᱜ ᱟᱹᱧ ᱪᱷᱟᱫᱽ ᱜᱮ ᱟᱞᱮᱭᱟᱜ ᱪᱷᱟᱫᱽ ᱨᱮ ᱟᱨ ᱱᱚᱰᱮ ᱠᱷᱚᱱ ᱜᱮ ᱟᱯᱞᱳᱰ ᱟᱹᱧ ᱵᱟᱨᱛᱷᱰᱮ ᱥᱮᱞᱤᱵᱨᱮᱴ ᱠᱮᱜᱼᱟ ᱞᱮ ᱚᱱᱟ ᱨᱮᱱᱟᱜ ᱵᱷᱤᱰᱤᱭᱳ ᱱᱟᱦᱟᱜ ᱦᱤᱡᱩᱜ ᱠᱟᱱᱟ ᱟᱨ ᱤᱧ ᱵᱟᱲᱟᱭᱟᱹᱧ ᱚᱱᱟ ᱨᱮᱫᱚ ᱱᱟᱦᱟᱜ ᱮᱰ ᱦᱚᱸ ᱵᱟᱭ ᱦᱤᱡᱩᱜᱼᱟ ᱪᱮᱫᱟᱜ ᱥᱮ ᱠᱚᱯᱤᱨᱟᱭᱤᱴ ᱦᱤᱡᱩᱜ ᱜᱮᱭᱟ ᱚᱸᱰᱮ ᱥᱮᱨᱮᱧ ᱠᱚ ᱥᱟᱰᱮ ᱠᱟᱱᱟ ᱛᱟᱦᱮᱸᱫ ᱟᱨ ᱚᱱᱟ ᱴᱟᱭᱤᱢ ᱨᱮᱜᱮ ᱤᱧ ᱵᱞᱚᱜ ᱤᱧ ᱵᱮᱱᱟᱣᱮᱜᱼᱟ ᱛᱟᱦᱮᱸᱫ ᱮᱱᱠᱷᱟᱱ ᱫᱚ ᱪᱤᱠᱟᱹᱭᱮᱱᱟ ᱩᱱᱟᱹᱜ ᱵᱤᱱ ᱦᱟᱞᱞᱟᱭᱮᱫ ᱫᱚ ᱦᱮᱸ ᱚᱱᱠᱟ ᱦᱟᱹᱬᱩ ᱞᱮᱠᱟ ᱡᱷᱟᱢᱯᱟ ᱵᱟᱲᱟᱜ ᱠᱟᱱᱟᱭ ᱟᱞᱮ ᱵᱤᱴᱤ ᱫᱚ ᱨᱳᱰ ᱨᱮ ᱢᱮᱲᱦᱮᱫ ᱨᱮ ᱵᱟᱡᱟᱜ ᱟᱢ ᱵᱤᱴᱤ ᱟᱬᱜᱚᱱ ᱢᱮ ᱮᱭ ᱪᱮᱫ ᱞᱮᱠᱟᱢ ᱵᱩᱡᱷᱟᱹᱣᱮᱜᱼᱟ ᱦᱚᱯᱚᱱ ᱴᱤ ᱪᱮᱫ ᱞᱮᱠᱟᱢ ᱵᱩᱡᱷᱟᱹᱣᱮᱫ ᱠᱟᱱᱟ ᱜᱩᱞᱟᱹᱪᱤ ᱵᱟᱦᱟ ᱥᱤᱛᱩᱝ ᱫᱤᱱ ᱟᱹᱰᱤ ᱡᱟᱹᱥᱛᱤ ᱵᱟᱦᱟᱜᱼᱟ ᱟᱨ ᱱᱮᱛᱟᱨ ᱫᱤᱱ ᱦᱚᱸ ᱠᱟᱹᱴᱤᱡ ᱵᱟᱦᱟ ᱟᱠᱟᱱᱟ ᱟᱨ ᱚᱱᱟ ᱦᱟᱱᱟ ᱯᱟᱦᱴᱟ ᱨᱮ ᱦᱟᱱᱛᱮ ᱨᱮ ᱚᱱᱟ ᱫᱚ ᱥᱤᱧ ᱥᱤᱧ ᱟᱲᱟᱜ ᱫᱟᱨᱮ ᱨᱮ ᱵᱟᱦᱟ ᱟᱠᱟᱱᱟ ᱟᱨ ᱵᱚᱞ ᱮᱱᱮᱡ ᱠᱷᱚᱱᱟᱜ ᱜᱤᱫᱽᱨᱟᱹ ᱦᱚᱯᱚᱱ ᱨᱩᱣᱟᱹᱲ ᱠᱟᱱᱟ ᱠᱤᱱ ᱵᱟᱨᱭᱟ ᱫᱚ ᱢᱟᱨᱟᱱᱴᱤ ᱮ ᱢᱟᱨᱟᱱᱴᱤ ᱛᱤᱱᱟᱹᱜ ᱮᱢ ᱧᱮᱞᱟ ᱨᱤᱞᱥ ᱫᱚ ᱪᱚ ᱪᱮᱫ ᱮᱢ ᱧᱮᱞᱟ ᱦᱟᱱᱛᱮ ᱨᱮ ᱫᱟᱹᱭ ᱛᱤᱠᱤᱱᱟᱜ ᱯᱮᱠᱤᱝ ᱫᱚ ᱟᱹᱣᱨᱤ ᱥᱟᱹᱛᱩᱜ ᱜᱮᱭᱟ ᱱᱤᱛ ᱦᱚᱸ ᱯᱩᱨᱟᱹ ᱠᱩᱨᱩᱢᱩᱴᱩ ᱠᱤᱱ ᱪᱷᱩᱴᱟᱹᱣ ᱟᱠᱟᱱᱟ ᱱᱚᱛᱮ ᱨᱮ ᱰᱤᱱᱟᱨ ᱞᱟᱹᱜᱤᱫ ᱛᱮᱭᱟᱨᱤ ᱪᱟᱞᱟᱜ ᱠᱟᱱᱟ ᱛᱮᱦᱮᱧ ᱫᱚ ᱱᱟᱦᱟᱜ ᱥᱚᱲᱮ ᱞᱮ ᱤᱥᱤᱱᱟ ᱟᱨ ᱟᱞᱮ ᱢᱟᱨᱟᱝ ᱵᱤᱴᱤ ᱜᱟᱡᱚᱨ ᱯᱷᱩᱞ ᱜᱳᱵᱷᱤ ᱥᱤᱢᱞᱟ ᱢᱤᱨᱪ ᱵᱟᱦᱟ ᱠᱚᱯᱤ ᱟᱨ ᱟᱹᱞᱩ ᱵᱤᱞᱟᱹᱛᱤ ᱠᱚ ᱜᱮᱫ ᱨᱮᱰᱤ ᱠᱟᱜ ᱠᱟᱱᱟ ᱠᱚ ᱛᱮᱦᱮᱧ ᱫᱚ ᱥᱚᱲᱮ ᱱᱟᱦᱟᱜ ᱞᱮ ᱤᱥᱤᱱᱟ ᱥᱤᱵᱤᱞ ᱥᱤᱵᱤᱞ ᱱᱤᱛᱚᱜ ᱫᱚ ᱟᱞᱮ ᱪᱩᱞᱦᱟᱹ ᱵᱩᱴᱟᱹ ᱨᱮ ᱡᱚᱛᱚ ᱦᱚᱲ ᱛᱮᱞᱮ ᱦᱚᱨᱚ ᱟᱠᱟᱜᱼᱟ ᱟᱨ ᱯᱟᱹᱨᱤ ᱯᱟᱹᱨᱤ ᱛᱮ ᱜᱷᱟᱱᱴᱟ ᱠᱟᱛᱮ ᱡᱚᱛᱚ ᱦᱚᱲ ᱛᱮ ᱤᱥᱤᱱ ᱜᱚᱫ ᱠᱟᱜᱼᱟ ᱞᱮ ᱟᱨ ᱥᱤᱵᱤᱞ ᱥᱤᱵᱤᱞ ᱱᱟᱜ ᱡᱚᱢ ᱦᱩᱭᱩᱜᱼᱟ

ᱥᱚᱲᱮ ᱠᱚ ᱤᱥᱤᱱ ᱥᱟᱹᱛ ᱮᱱᱟ ᱛᱟᱞᱮ ᱟᱨ ᱱᱤᱛᱚᱜ ᱫᱚ ᱚᱲᱟᱜ ᱥᱮᱫ ᱨᱮ ᱡᱚᱛᱚ ᱦᱚᱲ ᱡᱚᱢᱮᱜᱼᱟ ᱠᱚ ᱟᱨ ᱟᱭᱳ ᱦᱚᱸ ᱤᱧᱟᱹᱜ ᱟᱨ ᱟᱭᱳ ᱵᱟᱠᱷᱨᱟ ᱞᱩ ᱠᱟᱛᱮ ᱤᱫᱤ ᱠᱮᱜᱼᱟᱭ ᱱᱤᱛᱚᱜ ᱫᱚ ᱤᱧ ᱦᱚᱸ ᱡᱚᱢᱟᱹᱧ ᱟᱨ ᱡᱚᱛᱚ ᱦᱚᱲ ᱢᱤᱫ ᱥᱟᱶᱛᱮ ᱡᱚᱢ ᱟᱞᱮ ᱡᱟᱦᱟᱸ ᱨᱮ ᱫᱟᱹᱭ ᱛᱤᱠᱤᱱ ᱠᱤᱱ ᱡᱚᱢᱮᱜᱼᱟ ᱱᱤᱛᱚᱜ ᱪᱟᱞᱟᱜ ᱤᱧ ᱚᱸᱰᱮ ᱟᱨ ᱡᱚᱢ ᱦᱩᱭᱩᱜᱼᱟ ᱱᱚᱣᱟ ᱫᱚ ᱤᱧᱟᱹᱜ ᱥᱚᱲᱮ ᱫᱟᱠᱟ ᱠᱟᱱᱟ ᱟᱨ ᱱᱚᱛᱮ ᱨᱮ ᱢᱮᱱᱟᱜᱼᱟ ᱟᱪᱟᱨ ᱟᱨ ᱦᱚᱯᱚᱱᱴᱤ ᱯᱟᱞᱮ ᱫᱚᱦᱲᱟ ᱤᱧ ᱥᱟᱞᱟᱜ ᱡᱚᱢᱟᱭ ᱥᱮ ᱦᱚᱯᱚᱱᱴᱤ ᱡᱚᱢ ᱟᱢ ᱫᱮᱞᱟ ᱛᱚᱵᱮ ᱱᱚᱛᱮ ᱦᱤᱡᱩᱜ ᱢᱮ ᱤᱧᱟᱹᱜ ᱜᱚᱫᱤ ᱨᱮ ᱱᱚᱣᱟ ᱨᱮ ᱱᱚᱣᱟ ᱨᱮ ᱦᱤ ᱛᱮᱦᱮᱧ ᱠᱟᱱᱟ ᱫᱚᱥᱟᱨ ᱥᱮᱛᱟᱜ ᱟᱨ ᱥᱮᱛᱟᱜ ᱥᱮᱛᱟᱜ ᱪᱩᱞᱦᱟᱹ ᱵᱩᱴᱟᱹ ᱨᱮ ᱱᱚᱛᱮ ᱨᱮ ᱡᱩᱨᱩᱜ ᱟᱠᱟᱱᱟᱞᱮ ᱟᱨ ᱱᱟᱥᱛᱟ ᱠᱚ ᱤᱥᱤᱱ ᱫᱚ ᱦᱩᱭᱱᱟ ᱟᱨ ᱨᱟᱵᱟᱝ ᱜᱮ ᱵᱩᱡᱷᱟᱹᱜ ᱠᱟᱱᱟ ᱡᱚᱛᱚ ᱦᱚᱲ ᱫᱩᱲᱩᱵ ᱟᱠᱟᱱᱟᱞᱮ ᱪᱩᱞᱦᱟᱹ ᱫᱷᱟᱨᱮ ᱫᱷᱟᱨᱮ ᱛᱮ ᱟᱨ ᱞᱮ ᱡᱩᱨᱩᱜ ᱟᱠᱟᱱᱟ ᱛᱤ ᱡᱟᱸᱜᱟ ᱠᱚ ᱥᱮᱠᱟᱣ ᱧᱚᱜᱚᱜ ᱠᱟᱱᱟᱞᱮ

ᱛᱮᱦᱮᱧ ᱫᱚ ᱢᱟᱨᱠᱮᱴ ᱠᱤᱱ ᱪᱟᱞᱟᱜ ᱠᱟᱱᱟ ᱪᱮᱫ ᱠᱚ ᱛᱟᱹᱠᱤᱱ ᱥᱚᱯᱤᱝ ᱠᱚ ᱵᱟᱭ ᱥᱟᱹᱛ ᱠᱟᱱᱟ ᱚᱱᱟ ᱠᱚ ᱦᱟᱛᱟᱣ ᱞᱟᱹᱜᱤᱫ ᱛᱮ ᱟᱨ ᱦᱚᱯᱚᱱ ᱴᱤ ᱦᱚᱸ ᱪᱟᱞᱟᱜ ᱞᱟᱹᱜᱤᱫ ᱥᱟᱯᱲᱟᱣ ᱠᱟᱱᱟ ᱱᱚᱛᱮ ᱠᱷᱚᱱ ᱢᱟᱨᱟᱝ ᱫᱚᱭ ᱨᱮᱰᱤ ᱠᱟᱛᱮ ᱚᱰᱚᱠᱚᱜ ᱠᱟᱱᱟᱭ ᱦᱮᱞᱢᱮᱴ ᱦᱚᱨᱚᱜ ᱢᱮ ᱦᱳᱭ ᱦᱚᱨᱚᱜᱟᱹᱧ ᱫᱤᱱᱟᱹᱢ ᱢᱚᱴᱚᱨ Bye, Nani.